ᱡᱚᱦᱟᱨ ᱜᱮ ᱥᱟᱱᱟᱢ ᱜᱟᱛᱮ ᱠᱚ ᱟᱥᱚᱜ ᱠᱟᱹᱱᱟᱹᱧ ᱱᱟᱯᱟᱭ ᱨᱮᱜᱮ ᱢᱮᱱᱟᱜ ᱯᱮᱭᱟ ᱟᱣᱥᱟ ᱱᱤᱭᱟᱹ ᱦᱟᱜ ᱛᱟᱞᱠᱷᱟ ᱩᱢᱩᱞ ᱨᱮ ᱟᱨ ᱢᱤᱫ ᱵᱷᱟᱜᱮ ᱠᱟᱛᱷᱟᱧ ᱟᱹᱜᱩ ᱟᱠᱟᱫᱟ ᱛᱮᱦᱮᱧ ᱦᱚᱸ ᱢᱩᱪᱟᱹᱫ ᱫᱷᱟᱹᱵᱤᱡ ᱟᱸᱡᱚᱢ ᱯᱮ ᱱᱟᱯᱟᱭ ᱥᱤᱠᱷᱱᱟᱹᱛ ᱥᱟᱱᱟᱢ ᱠᱚᱣᱟᱜ ᱥᱯᱤᱨᱤᱪᱩᱣᱟᱞ ᱞᱟᱭᱤᱯᱷ ᱨᱮ ᱦᱟᱨᱟ ᱨᱟᱠᱟᱵᱚᱜ ᱞᱟᱹᱜᱤᱫ ᱥᱮᱱ ᱯᱟᱨᱚᱢ ᱫᱤᱱ ᱨᱮᱱᱟᱝ ᱠᱟᱛᱷᱟ ᱯᱮ ᱦᱚᱲ ᱡᱚᱴᱟᱣ ᱠᱚ ᱛᱟᱦᱮᱸ ᱠᱟᱱᱟ ᱢᱤᱫ ᱟᱹᱛᱩ ᱨᱮ ᱟᱡᱟᱨ ᱟᱠᱚ ᱢᱤᱫ ᱨᱮ ᱥᱟᱸᱜᱷᱟᱨ ᱟᱠᱚ ᱢᱤᱫ ᱨᱮ ᱦᱟᱴ ᱵᱟᱡᱟᱨ ᱠᱟᱢ ᱠᱟᱡᱽ ᱢᱤᱫ ᱨᱮᱜᱮ ᱢᱤᱫ ᱫᱤᱱ ᱠᱚ ᱩᱰᱩᱠ ᱥᱮᱱ ᱮᱱᱟ ᱵᱩᱨᱩ ᱦᱤᱨᱤ ᱥᱟᱹᱜᱟᱹᱲᱤᱭᱟᱹ ᱯᱟᱨᱚᱢ ᱠᱟᱛᱮ ᱩᱴᱷᱟᱹᱣ ᱤᱫᱤᱭᱮᱱᱟ ᱠᱚ ᱚᱨᱚᱱ ᱵᱚᱨᱚᱱ ᱵᱤᱨ ᱛᱟᱞᱟ ᱵᱟᱝ ᱫᱚ ᱢᱚᱞᱚᱝ ᱚᱱᱚᱞ ᱛᱮ ᱵᱟᱝ ᱫᱚ ᱤᱥᱥᱚᱨ ᱛᱚᱱᱚᱞ ᱛᱮ ᱦᱟᱵᱚᱲᱟᱱᱟ ᱠᱚ ᱢᱤᱫ ᱫᱷᱟᱹᱪᱨᱤ ᱠᱩᱞ ᱡᱚᱴᱟᱣ ᱠᱚ ᱢᱚᱫ ᱠᱷᱚᱱ ᱢᱤᱫ ᱫᱚ ᱟᱸᱴ ᱜᱮ ᱵᱚᱛᱚᱨᱮᱱᱟᱭ ᱠᱩᱞ ᱧᱮᱞ ᱠᱟᱛᱮ ᱱᱤᱛᱚᱜ ᱫᱚᱵᱚ ᱜᱚᱡ ᱮᱱᱟ ᱱᱤᱛᱚᱜ ᱫᱚᱵᱚ ᱜᱚᱡ ᱮᱱᱟ ᱵᱟᱧᱪᱟᱣ ᱨᱮᱱᱟᱝ ᱦᱚᱨ ᱜᱮ ᱵᱟᱹᱱᱩᱜᱼᱟ ᱢᱮᱱ ᱠᱟᱛᱮ ᱦᱚᱢᱚᱨᱚᱜ ᱮ ᱪᱷᱩᱴᱟᱹᱣᱮᱱᱟᱭ ᱟᱨ ᱢᱤᱫ ᱫᱚ ᱤᱥᱥᱚᱨᱮ ᱵᱤᱥᱥᱚᱥ ᱵᱷᱚᱨᱥᱟᱣᱟᱱᱤᱡ ᱜᱮ ᱢᱮᱱ ᱠᱮᱫᱟᱭ ᱢᱤᱫ ᱩᱯᱟᱹᱭ ᱢᱮᱱᱟᱜᱼᱟ ᱪᱚᱞᱚ ᱤᱠᱲᱩᱢ ᱠᱟᱛᱮ ᱤᱥᱥᱚᱨ ᱴᱷᱮᱱ ᱵᱚᱱ ᱵᱤᱱᱛᱤᱭᱟ ᱤᱥᱥᱚᱨᱟᱜ ᱥᱟᱱᱟ ᱪᱟᱦᱮ ᱜᱚᱡ ᱵᱚᱱᱟ ᱪᱟᱦᱮ ᱵᱟᱧᱪᱟᱣ ᱵᱚᱱᱟᱭ ᱛᱮᱥᱟᱨᱤ ᱫᱚ ᱵᱩᱫᱟᱱ ᱫᱤᱞᱟᱱ ᱟᱨ ᱥᱚᱲᱟ ᱢᱚᱱᱟᱱᱮ ᱛᱟᱦᱮᱸ ᱠᱟᱱᱟ ᱵᱤᱥᱥᱚᱥ ᱨᱮᱭᱟᱜ ᱠᱟᱹᱢᱤ ᱯᱩᱨᱟᱹᱣᱤᱡ ᱜᱮ ᱩᱱᱤ ᱢᱮᱱ ᱠᱮᱫᱟᱭ

ᱚᱲᱟᱜ ᱠᱚ ᱨᱩᱣᱟᱹᱲ ᱮᱱᱟ ᱟᱣᱥᱟᱱ ᱨᱮ ᱛᱩᱞᱟᱹᱲᱤᱭᱟᱹ ᱤᱥᱥᱚᱨᱤᱱ ᱦᱚᱲ ᱠᱚ ᱱᱚᱣᱟ ᱫᱷᱟᱹᱨᱛᱤ ᱨᱮ ᱯᱮ ᱨᱚᱠᱚᱢ ᱦᱚᱲ ᱠᱚ ᱢᱮᱱᱟᱜ ᱠᱚᱣᱟ ᱛᱟᱨᱟ ᱫᱚ ᱯᱩᱭᱞᱩ ᱜᱟᱛᱮ ᱞᱮᱠᱟᱱ ᱠᱚ ᱡᱤᱵᱚᱱ ᱨᱮᱱᱟᱝ ᱛᱟᱲᱟᱢ ᱰᱟᱦᱟᱨ ᱨᱮ ᱢᱩᱦᱤᱱ ᱢᱩᱥᱠᱤᱞ ᱫᱟᱨᱟᱭ ᱞᱮᱱ ᱨᱮ ᱫᱩᱠ ᱦᱟᱨᱠᱮᱛ ᱥᱮᱴᱮᱨ ᱞᱮᱱ ᱨᱮ ᱡᱟᱦᱟᱸ ᱠᱤᱪᱷᱩ ᱵᱤᱯᱚᱫ ᱯᱟᱲᱟᱣ ᱞᱮᱱ ᱨᱮ ᱦᱟᱹᱯᱤᱱᱟ ᱠᱚ ᱵᱚᱛᱚᱨ ᱛᱮ ᱚᱱᱟ ᱵᱤᱯᱚᱫ ᱟᱯᱚᱫ ᱢᱩᱦᱤᱱ ᱢᱩᱥᱠᱤᱞ ᱠᱷᱚᱱ ᱚᱰᱚᱠᱚᱜ ᱜᱮ ᱵᱟᱝ ᱠᱚ ᱢᱚᱱᱮ ᱡᱚᱝᱟ ᱢᱩᱦᱤᱱ ᱨᱮᱠᱚ ᱟᱞᱟᱭ ᱜᱤᱰᱤᱜᱼᱟ ᱫᱚᱥᱟᱨ ᱠᱚᱫᱚ ᱤᱥᱥᱚᱨ ᱨᱮ ᱵᱤᱥᱥᱟᱹᱥ ᱢᱮᱱᱟᱜ ᱢᱮᱱ ᱠᱟᱛᱮ ᱥᱟᱱᱟᱢ ᱫᱚᱥ ᱢᱚᱞᱚᱝ ᱨᱮᱱᱟᱝ ᱚᱱᱚᱞᱤᱭᱟᱹ ᱴᱷᱮᱱ ᱠᱚ ᱰᱷᱮᱥᱟᱭᱟ ᱟᱨ ᱵᱤᱯᱚᱫ ᱨᱮᱠᱚ ᱧᱩᱨᱩᱜᱼᱟ ᱵᱤᱥᱥᱟᱹᱥ ᱨᱮᱭᱟᱜ ᱠᱟᱹᱢᱤ ᱯᱩᱨᱟᱹᱣ ᱠᱚᱫᱚ ᱛᱮᱥᱟᱨ ᱠᱚ ᱩᱱᱠᱩ ᱜᱮ ᱵᱤᱧ ᱞᱮᱠᱟ ᱦᱩᱥᱤᱭᱟᱹᱨ ᱟᱨ ᱯᱚᱛᱟᱢ ᱞᱮᱠᱟ ᱥᱚᱲᱟ ᱢᱚᱱᱟᱱ ᱠᱚᱫᱚ ᱢᱩᱦᱤᱱ ᱢᱩᱥᱠᱤᱞ ᱫᱩᱠ ᱠᱚᱥᱴᱚ ᱠᱷᱚᱱ ᱠᱚ ᱚᱰᱚᱠ ᱦᱤᱡᱩᱜᱼᱟ ᱩᱱᱠᱩ ᱜᱮ ᱤᱥᱥᱚᱨᱟᱜ ᱵᱷᱚᱨᱫᱟᱱ ᱛᱮ ᱯᱟᱹᱛᱭᱟᱹᱣᱤᱡ ᱫᱚᱭ ᱵᱟᱧᱪᱟᱣᱼᱟ ᱟᱨ ᱵᱮᱯᱟᱹᱛᱭᱟᱹᱣᱤᱡ ᱫᱚ ᱥᱟᱹᱡᱟᱹᱭ ᱚᱪᱚᱜᱼᱟ ᱛᱚ ᱯᱟᱹᱛᱭᱟᱹᱣ ᱞᱮᱠᱟ ᱥᱮᱱᱚᱜ ᱠᱟᱱᱤᱡ ᱜᱮ ᱩᱱᱤ ᱛᱮ ᱥᱟᱨᱤᱡ ᱫᱚ ᱩᱱᱤᱭᱟᱜ ᱦᱩᱥᱤᱭᱟᱹᱨ ᱟᱨ ᱯᱟᱹᱛᱭᱟᱹᱣ ᱛᱮ ᱯᱮ ᱦᱚᱲ ᱡᱟᱠᱮᱴ ᱠᱚ ᱵᱟᱧᱪᱟᱣ ᱮᱱᱟ ᱵᱤᱥᱣᱟᱥ ᱫᱚ ᱩᱱᱤᱭᱟᱜ ᱠᱟᱹᱢᱤ ᱛᱩᱞᱩᱡ ᱠᱟᱹᱢᱤ ᱥᱮᱞᱮᱫ ᱮᱱᱟ ᱟᱨ ᱠᱟᱹᱢᱤ ᱠᱚᱛᱮ ᱜᱮ ᱵᱤᱥᱣᱟᱥ ᱫᱚ ᱥᱟᱹᱵᱤᱛ ᱩᱛᱟᱹᱨ ᱮᱱᱟ ᱚᱱᱟᱛᱮ ᱥᱟᱱᱟᱢ ᱤᱥᱥᱚᱨ ᱨᱤᱱ ᱦᱚᱲ ᱠᱚ ᱟᱯᱮ ᱦᱚᱸ ᱮᱥᱠᱟᱨ ᱯᱟᱹᱛᱭᱟᱹᱣ ᱠᱚ ᱥᱩᱢᱩᱝ ᱵᱟᱝ ᱠᱟᱛᱮ ᱠᱟᱹᱢᱤ ᱯᱩᱨᱟᱹᱣ ᱠᱚ ᱵᱟᱲᱮ ᱵᱤᱠᱟᱹᱵ ᱯᱮ ᱱᱚᱦᱚ ᱯᱟᱹᱛᱭᱟᱹᱣᱮᱱ ᱛᱮ ᱡᱟᱦᱟᱡᱽ ᱮ ᱵᱮᱱᱟᱣ ᱠᱮᱫ ᱟᱭ ᱜᱷᱟᱨᱚᱸᱡᱽ ᱨᱤᱱ ᱠᱚ ᱥᱟᱶᱛᱮ ᱵᱟᱧᱪᱟᱣ ᱮᱱᱟᱭ ᱠᱟᱹᱢᱤ ᱯᱩᱨᱟᱹᱣ ᱠᱮᱫ ᱛᱮ ᱥᱚᱥᱛᱚᱨ ᱨᱮ ᱚᱞ ᱟᱠᱟᱱᱟ ᱡᱟᱠᱚᱵᱟ ᱪᱤᱴᱷᱤ ᱵᱟᱨ ᱦᱟᱹᱴᱤᱧ ᱵᱟᱨ ᱜᱮᱞ ᱛᱩᱨᱩᱭ ᱠᱟᱹᱞᱤ ᱨᱮ ᱮᱱᱛᱮ ᱪᱮᱫ ᱞᱮᱠᱟ ᱦᱚᱲᱢᱚ ᱫᱚ ᱡᱤᱣᱤ ᱵᱮᱜᱚᱨ ᱛᱮ ᱜᱚᱡ ᱜᱮᱭᱟ ᱚᱱᱠᱟ ᱜᱮ ᱵᱤᱥᱣᱟᱥ ᱦᱚᱸ ᱠᱟᱹᱢᱤ ᱠᱚ ᱵᱮᱜᱚᱨ ᱛᱮᱫᱚ ᱜᱚᱡ ᱜᱮᱭᱟ